ᱡᱚᱛᱚ ᱜᱮ ᱡᱚᱦᱟᱨ ᱛᱮᱦᱮᱧ ᱱᱚᱣᱟ ᱟᱥᱟᱢ ᱨᱟᱡᱽᱡᱚ ᱨᱮᱭᱟᱜ ᱜᱳᱥᱟᱭᱜᱟᱸᱣ ᱨᱮ ᱤᱧ ᱡᱟᱦᱟᱸ ᱵᱟᱠᱷᱨᱟᱛᱮ ᱢᱟᱱᱚᱛᱟᱱ ᱢᱟᱱᱚᱛᱤᱭᱟᱹ ᱱᱚᱰᱮᱱ ᱠᱚ ᱛᱤᱱᱟᱹᱜ ᱟᱹᱫᱤᱵᱟᱹᱥᱤ ᱥᱟᱱᱛᱟᱞ ᱢᱟᱱᱚᱛᱟᱱ ᱵᱚᱭᱦᱟ ᱠᱚᱠᱚ ᱛᱟᱦᱮᱸ ᱠᱟᱱᱟ ᱤᱧ ᱥᱮᱫ ᱠᱷᱚᱱ ᱟᱹᱰᱤ ᱥᱟᱨᱦᱟᱣ ᱡᱟᱦᱟᱸ ᱦᱩᱫᱤᱥ ᱠᱟᱛᱮ ᱛᱮᱦᱮᱧ ᱱᱚᱰᱮ ᱡᱟᱣᱨᱟ ᱦᱩᱭ ᱞᱮᱱᱟ ᱡᱟᱹᱛᱤᱭᱟᱹᱨᱤ ᱥᱟᱱᱛᱟᱞᱤ ᱮᱱᱮᱡ ᱥᱮᱨᱮᱧ ᱩᱫᱩᱜᱚᱜ ᱟᱠᱷᱲᱟ ᱱᱚᱣᱟ ᱫᱚ ᱱᱤᱭᱟᱹ ᱫᱤᱥᱚᱢ ᱨᱮ ᱯᱟᱹᱦᱤᱞ ᱵᱟᱨ ᱱᱚᱣᱟ ᱟᱥᱟᱢ ᱨᱮ ᱮᱛᱚᱦᱚᱵ ᱛᱮ ᱪᱟᱞᱟᱜ ᱠᱟᱱᱟ ᱚᱱᱟᱛᱮ ᱤᱧᱦᱚᱸ ᱟᱹᱰᱤ ᱜᱚᱨᱚᱵᱽ ᱤᱧ ᱵᱩᱡᱷᱟᱹᱣ ᱮᱫᱟ ᱡᱮ ᱱᱩᱱᱟᱹᱜ ᱢᱟᱨᱟᱝ ᱠᱟᱹᱢᱤ ᱦᱚᱨᱟ ᱱᱚᱣᱟ ᱟᱥᱟᱢ ᱨᱮᱱ ᱛᱤᱱᱟᱹᱜ ᱟᱵᱚ ᱥᱟᱱᱛᱟᱞ ᱠᱚ ᱞᱟᱹᱜᱤᱫ ᱟᱨ ᱛᱤᱱᱟᱹᱜ ᱥᱟᱶᱛᱟ ᱫᱚᱨᱚᱫᱤᱭᱟᱹ ᱡᱟᱦᱟᱸᱭ ᱱᱚᱣᱟ ᱱᱤᱭᱟᱹ ᱱᱩᱱ ᱢᱟᱨᱟᱝ ᱫᱤᱥ ᱦᱩᱫᱤᱥ ᱠᱚ ᱟᱹᱜᱩ ᱟᱠᱟᱫ ᱛᱟᱵᱚᱱ ᱚᱱᱟᱛᱮ ᱤᱧ ᱥᱮᱫ ᱠᱷᱚᱱ ᱟᱹᱰᱤ ᱥᱟᱨᱦᱟᱣ ᱤᱧ ᱮᱢᱟ ᱠᱚ ᱠᱟᱱᱟ ᱱᱩᱠᱩ ᱡᱟᱹᱛᱤᱭᱟᱹᱨᱤ ᱥᱟᱶᱛᱟᱞᱤ ᱮᱱᱮᱡ ᱥᱮᱨᱮᱧ ᱩᱫᱩᱜ ᱟᱠᱷᱲᱟ ᱨᱮᱱ ᱡᱚᱛᱚ ᱱᱮᱣᱛᱟ ᱟᱨ ᱡᱚᱛᱚ ᱱᱩᱠᱩ ᱢᱮᱢᱵᱟᱨᱥ ᱠᱚ ᱥᱟᱹᱨᱤᱜᱮ ᱛᱮᱦᱮᱧ ᱮᱢᱚᱱ ᱢᱤᱫᱴᱮᱱ ᱫᱤᱱ ᱨᱮᱵᱚᱱ ᱥᱮᱴᱮᱨ ᱟᱠᱟᱱᱟ ᱟᱵᱚᱣᱟᱜ ᱟᱹᱨᱤᱪᱟᱹᱞᱤ ᱟᱵᱚᱣᱟᱜ ᱮᱱᱮᱡ ᱥᱮᱨᱮᱧ ᱟᱵᱚᱣᱟᱜ ᱠᱨᱤᱥᱴᱤ ᱟᱵᱚᱣᱟᱜ ᱠᱟᱞᱪᱟᱨ ᱛᱤᱦᱤᱧ ᱟᱵᱚᱣᱟᱜ ᱥᱤᱠᱠᱷᱟ ᱟᱹᱰᱤ ᱞᱟᱦᱟ ᱥᱮᱫ ᱪᱟᱞᱟᱜ ᱠᱟᱱᱟ ᱠᱤᱱᱛᱩ ᱚᱠᱟ ᱴᱷᱮᱡ ᱪᱚ ᱟᱵᱚᱣᱟᱜ ᱟᱹᱨᱤᱪᱟᱹᱞᱤ ᱟᱨ ᱟᱵᱚᱣᱟᱜ ᱟᱛᱳ ᱴᱚᱞᱟ ᱨᱮᱭᱟᱜ ᱥᱚᱱᱟ ᱥᱟᱱᱛᱟᱞ ᱥᱚᱢᱟᱡᱽ ᱟᱫᱚᱜ ᱥᱮᱫ ᱪᱟᱞᱟᱜ ᱠᱟᱱᱟ ᱱᱚᱣᱟ ᱱᱩᱱᱟᱹᱜ ᱢᱚᱡᱽ ᱟᱹᱨᱤᱪᱟᱹᱞᱤ ᱡᱟᱛᱮ ᱵᱟᱝ ᱟᱫᱚᱜ ᱛᱟᱵᱚᱱ ᱱᱚᱣᱟ ᱦᱩᱫᱤᱥ ᱠᱟᱛᱮ ᱜᱮ ᱱᱩᱱᱟᱹᱜ ᱢᱚᱡᱽ ᱮᱱᱮᱡ ᱥᱮᱨᱮᱧ ᱟᱠᱷᱲᱟ ᱵᱮᱱᱟᱣ ᱨᱮᱭᱟᱜ ᱟᱹᱰᱤ ᱠᱩᱨᱩᱢᱩᱴᱩ ᱨᱮ ᱢᱮᱱᱟᱜ ᱠᱚᱣᱟ ᱱᱚᱣᱟ ᱱᱚᱰᱮᱱ ᱠᱚ ᱛᱤᱱᱟᱹᱜ ᱟᱹᱫᱤᱵᱟᱹᱥᱤ ᱥᱮ ᱥᱟᱱᱛᱟᱞ ᱢᱟᱱᱚᱛᱟᱱ ᱵᱚᱭᱦᱟ ᱠᱚ ᱛᱚ ᱟᱹᱰᱤ ᱛᱟᱲᱟᱛᱟᱲᱤ ᱜᱮ ᱟᱹᱰᱤ ᱞᱚᱜᱚᱱ ᱜᱮ ᱱᱚᱣᱟ ᱣᱟᱨᱠᱥᱚᱯ ᱦᱩᱭᱩᱜᱼᱟ ᱟᱨ ᱱᱚᱜᱼᱚᱭ ᱡᱮ ᱤᱧ ᱠᱚ ᱱᱮᱣᱛᱟ ᱟᱠᱟᱫᱤᱧᱟ ᱟᱨ ᱱᱚᱣᱟ ᱵᱷᱟᱵᱽᱱᱟ ᱡᱮ ᱩᱱᱠᱩᱣᱟᱜ ᱢᱚᱫᱽᱫᱷᱮ ᱨᱮ ᱥᱮᱴᱮᱨ ᱟᱠᱟᱱ ᱛᱟᱠᱚᱣᱟ ᱱᱚᱣᱟ ᱵᱷᱟᱵᱽᱱᱟ ᱞᱟᱹᱜᱤᱫ ᱟᱹᱰᱤ ᱟᱹᱰᱤ ᱤᱧ ᱥᱮᱫ ᱠᱷᱚᱱ ᱜᱩᱱ ᱢᱟᱱᱚᱛ ᱟᱨ ᱡᱚᱦᱟᱨᱤᱧ ᱵᱟᱲᱟᱭ ᱦᱚᱪᱚᱭᱮᱫ ᱠᱚᱣᱟ ᱠᱟᱨᱚᱱ ᱱᱩᱱᱟᱹᱜ ᱜᱟᱭ ᱥᱟᱱᱛᱟᱲ ᱦᱚᱯᱚᱱ ᱱᱚᱣᱟ ᱵᱷᱟᱨᱚᱛ ᱫᱤᱥᱚᱢ ᱨᱮ ᱢᱮᱱᱟᱜ ᱵᱚᱱᱟ ᱛᱮᱦᱮᱧ ᱫᱷᱟᱹᱵᱤᱡ ᱛᱮ ᱯᱟᱹᱦᱤᱞ ᱫᱷᱚᱢ ᱱᱤᱭᱟᱹ ᱟᱥᱟᱢ ᱨᱮ ᱱᱩᱱ ᱢᱟᱨᱟᱝ ᱣᱟᱨᱠᱥᱚᱯ ᱤᱧ ᱮᱛᱚᱦᱚᱵ ᱞᱟᱹᱜᱤᱫ ᱩᱱᱠᱩᱣᱟᱜ ᱠᱩᱨᱩᱢᱩᱴᱩ ᱛᱮ ᱡᱟᱦᱟᱸ ᱫᱚ ᱫᱟᱨᱟᱭ ᱠᱟᱱ ᱫᱤᱱ ᱨᱮ ᱱᱚᱣᱟ ᱢᱤᱫᱴᱮᱱ ᱟᱹᱰᱤ ᱢᱟᱨᱟᱝ ᱢᱤᱫᱴᱮᱱ ᱡᱟᱭᱜᱟ ᱨᱮ ᱡᱩᱢᱤᱫ ᱨᱮᱭᱟᱜ ᱢᱤᱫᱴᱮᱱ ᱦᱟᱹᱛᱭᱟᱹᱨ ᱞᱮᱠᱟᱛᱮ ᱱᱚᱣᱟ ᱫᱤᱥᱚᱢ ᱨᱮ ᱢᱤᱫᱴᱮᱱ ᱟᱹᱨᱤᱪᱟᱹᱞᱤ ᱡᱩᱢᱤᱫ ᱛᱟᱞᱟᱛᱮ ᱫᱤᱥᱚᱢ ᱨᱮᱱ ᱦᱚᱲ ᱢᱤᱫᱴᱮᱱ ᱡᱟᱭᱜᱟ ᱨᱮᱵᱚᱱ ᱛᱚᱞ ᱫᱟᱲᱮ ᱠᱚᱣᱟ ᱱᱚᱣᱟ ᱦᱩᱫᱤᱥ ᱠᱟᱛᱮ ᱜᱮ ᱤᱧ ᱩᱱᱟᱹᱜ ᱢᱚᱡᱽ ᱱᱤᱭᱟᱹ ᱣᱟᱨᱠᱥᱚᱯ ᱵᱮᱱᱟᱣᱛᱮ ᱟᱹᱰᱤ ᱞᱚᱜᱚᱱ ᱜᱮ ᱱᱚᱣᱟ ᱮᱦᱚᱵᱚᱜᱼᱟ ᱟᱨ ᱚᱱᱟ ᱥᱟᱶᱛᱮ ᱱᱚᱣᱟ ᱣᱟᱨᱠᱥᱚᱯ ᱫᱚ ᱤᱧ ᱜᱮ ᱢᱮᱱ ᱠᱚᱢᱯᱳᱡᱟᱨ ᱟᱨ ᱱᱚᱣᱟ ᱣᱟᱨᱠᱥᱚᱯ ᱵᱮᱱ ᱦᱟᱛᱟᱣ ᱛᱟᱠᱚᱣᱟ ᱥᱮ ᱴᱨᱮᱱᱤᱝ ᱤᱧ ᱮᱢᱟ ᱠᱚᱣᱟ ᱛᱚ ᱚᱱᱟᱛᱮ ᱟᱨᱚ ᱜᱚᱲᱚᱧ ᱠᱷᱚᱡᱚᱜ ᱠᱟᱱᱟ ᱟᱨ ᱛᱤᱱᱟᱹᱜ ᱛᱤᱦᱤᱧ ᱱᱚᱣᱟ ᱜᱟᱞᱢᱟᱨᱟᱣ ᱛᱤᱱᱟᱹᱜ ᱫᱤᱥᱚᱢ ᱯᱟᱥᱱᱟᱜ ᱠᱟᱱ ᱡᱚᱛᱚ ᱵᱚᱱ ᱦᱩᱫᱤᱥᱚᱜᱼᱟ ᱡᱚᱛᱚ ᱡᱟᱭᱜᱟ ᱨᱮ ᱱᱚᱣᱟ ᱦᱩᱫᱤᱥ ᱟᱨ ᱱᱩᱠᱩᱣᱟᱜ ᱵᱷᱟᱵᱽᱱᱟ ᱡᱟᱵᱚ ᱵᱚᱱ ᱦᱟᱹᱴᱤᱧ ᱫᱟᱲᱮᱜ ᱟᱨ ᱡᱚᱛᱚ ᱦᱚᱲᱟᱜ ᱜᱚᱲᱚ ᱟᱨ ᱥᱚᱯᱚᱦᱚᱫ ᱞᱮ ᱠᱷᱚᱡᱚᱜ ᱠᱟᱱᱟ ᱡᱟ ᱡᱚᱛᱚ ᱦᱚᱲ ᱢᱤᱫᱴᱮᱱ ᱡᱟᱭᱜᱟ ᱨᱮᱵᱚᱱ ᱡᱩᱢᱤᱫᱚᱜᱼᱟ ᱟᱨ ᱟᱵᱚ ᱟᱹᱨᱤᱪᱟᱹᱞᱤ ᱟᱵᱚ ᱜᱚᱜᱚ ᱟᱲᱟᱝ ᱟᱵᱚ ᱟᱛᱳ ᱴᱚᱞᱟ ᱟᱵᱚ ᱥᱚᱱᱟ ᱥᱟᱱᱛᱟᱞ ᱥᱚᱢᱟᱡᱽ ᱨᱮᱭᱟᱜ ᱟᱵᱚᱣᱟᱜ ᱥᱚᱨᱦᱟᱭ ᱟᱵᱚᱣᱟᱜ ᱯᱟᱹᱨᱤ ᱯᱚᱨᱚᱵᱽ ᱡᱮᱱᱚ ᱟᱹᱰᱤ ᱢᱚᱡᱽ ᱛᱮ ᱫᱟᱨᱟᱭ ᱠᱟᱱ ᱫᱤᱱ ᱵᱚᱱ ᱥᱟᱵ ᱫᱚᱦᱚ ᱫᱟᱲᱮᱜ ᱱᱚᱣᱟ ᱞᱟᱹᱜᱤᱫ ᱜᱮ ᱱᱩᱱ ᱢᱟᱨᱟᱝ ᱵᱷᱟᱵᱽᱱᱟ ᱤᱧ ᱥᱮᱫ ᱠᱷᱚᱱ ᱟᱨ ᱢᱤᱫ ᱫᱚᱢ ᱡᱟᱹᱛᱤᱭᱟᱹᱨᱤ ᱥᱟᱶᱛᱟᱞᱤ ᱮᱱᱮᱡ ᱥᱮᱨᱮᱧ ᱱᱚᱣᱟ ᱩᱫᱩᱜᱚᱜ ᱟᱠᱷᱲᱟ ᱨᱮᱱ ᱛᱤᱱᱟᱹᱜ ᱢᱟᱱᱚᱛᱟᱱ ᱢᱟᱱᱚᱛᱤᱭᱟᱹ ᱢᱮᱱᱟᱜ ᱠᱚ ᱟᱹᱰᱤ ᱟᱹᱰᱤ ᱜᱩᱱ ᱢᱟᱱᱚᱛ ᱟᱨ ᱡᱚᱦᱟᱨᱤᱧ ᱵᱟᱲᱟᱭ ᱦᱚᱪᱚᱭᱮᱫ ᱠᱚᱣᱟ ᱟᱨ ᱱᱚᱣᱟ ᱛᱟᱺᱜᱤ ᱨᱮᱜᱮ ᱟᱞᱮ ᱦᱚᱸ ᱢᱮᱱᱟᱜ ᱞᱮᱭᱟ ᱡᱮ ᱟᱹᱰᱤ ᱞᱚᱜᱚᱱ ᱪᱮᱠᱟᱛᱮᱞᱮ ᱚᱦᱚᱵ ᱫᱟᱲᱮᱭᱟᱜᱼᱟ ᱟᱨ ᱛᱮᱦᱮᱧ ᱮᱠ ᱥᱳᱥᱟᱞ ᱢᱤᱰᱤᱭᱟ ᱨᱮ ᱛᱤᱱᱟᱹᱜ ᱟᱯᱮ ᱢᱮᱱᱟᱜ ᱯᱮ ᱡᱟᱦᱟᱸ ᱫᱚ ᱱᱚᱣᱟ ᱛᱮᱦᱮᱧᱟᱜ ᱜᱟᱞᱢᱟᱨᱟᱣ ᱫᱤᱥᱚᱢ ᱛᱟᱞᱟ ᱨᱮᱯᱮ ᱥᱮᱴᱮᱨᱮᱫ ᱟᱯᱮ ᱥᱮᱫ ᱠᱷᱚᱱ ᱟᱨ ᱱᱚᱣᱟ ᱡᱟᱹᱛᱤᱭᱟᱹᱨᱤ ᱥᱟᱱᱛᱟᱞᱤ ᱮᱱᱮᱡ ᱥᱮᱨᱮᱧ ᱩᱰᱩᱠᱚᱜ ᱟᱠᱷᱲᱟ ᱥᱮᱫ ᱠᱷᱚᱱ ᱦᱚᱸ ᱟᱹᱰᱤ ᱟᱹᱰᱤ ᱥᱟᱨᱦᱟᱣ ᱟᱨ ᱫᱩᱞᱟᱹᱲᱤᱧ ᱪᱟᱞ ᱡᱚᱦᱟᱨ ᱦᱮᱸ ᱤᱧᱟᱹᱜ ᱢᱤᱫᱴᱮᱱ ᱯᱞᱟᱱᱤᱝ ᱛᱟᱦᱮᱸ ᱠᱟᱱᱟ ᱛᱤᱦᱤᱧ ᱡᱟᱦᱟᱸ ᱢᱤᱴᱤᱝ ᱨᱤᱧ ᱥᱚᱫᱚᱨ ᱠᱮᱫᱟ ᱡᱮ ᱫᱟᱨᱟᱭ ᱠᱟᱱ ᱛᱤᱨᱤᱥ ᱡᱩᱱ ᱢᱤᱫᱴᱮᱱ ᱟᱵᱚᱣᱟᱜ ᱤᱛᱤᱦᱟᱥ ᱨᱮ ᱟᱴᱷᱨᱚᱥᱚ ᱯᱚᱧᱪᱟᱱᱱᱚ ᱥᱟᱞ ᱨᱮ ᱡᱟᱦᱟᱸ ᱞᱟᱹᱲᱦᱟᱹᱭ ᱱᱚᱣᱟ ᱞᱟᱹᱲᱦᱟᱹᱭ ᱥᱟᱢᱟᱝ ᱨᱮ ᱫᱚᱦᱚ ᱠᱟᱛᱮ ᱜᱮ ᱮᱦᱚᱵ ᱨᱮ ᱟᱹᱰᱤ ᱞᱚᱜᱚᱱ ᱢᱤᱫᱴᱮᱱ ᱛᱮᱭᱟᱨᱤ ᱚᱱᱟ ᱫᱚ ᱱᱮᱠᱥᱴ ᱟᱨ ᱢᱤᱫ ᱫᱚᱢ ᱜᱟᱞᱢᱟᱨᱟᱣ ᱦᱩᱭᱩᱜᱼᱟ ᱟᱹᱰᱤ ᱛᱟᱲᱟᱛᱟᱲᱤ ᱡᱮᱱᱚ ᱥᱴᱩᱰᱮᱱᱴ ᱠᱚ ᱡᱟᱦᱟᱸᱭ ᱠᱚ ᱱᱚᱣᱟ ᱨᱮᱠᱚ ᱥᱮᱞᱮᱫᱚᱜ ᱩᱱᱠᱩ ᱯᱷᱚᱨᱢ ᱠᱚ ᱯᱷᱤᱞᱟᱯ ᱨᱮᱭᱟᱜ ᱠᱩᱨᱩᱢᱩᱴᱩ ᱦᱩᱭᱩᱜᱼᱟ ᱡᱟᱛᱮ ᱱᱤᱭᱟᱹ ᱢᱟᱹᱱᱦᱟᱹ ᱯᱷᱤᱯᱴᱤᱱ ᱠᱤ ᱥᱤᱠᱥᱴᱤᱱ ᱡᱩᱱ ᱡᱮᱱᱚ ᱞᱚᱦᱚᱫ ᱫᱟᱲᱮ ᱱᱚᱣᱟ ᱨᱮᱭᱟᱜ ᱛᱮᱭᱟᱨᱤ ᱟᱹᱰᱤ ᱞᱚᱜᱚᱱ ᱟᱨ ᱟᱹᱰᱤ ᱡᱟᱹᱨᱩᱲ ᱞᱮ ᱪᱮᱥᱴᱟᱭᱟ ᱟᱹᱰᱤ ᱛᱟᱲᱟᱛᱟᱲᱤ ᱱᱚᱣᱟ ᱯᱨᱳᱜᱨᱟᱢ ᱮᱦᱚᱵ ᱫᱟᱲᱮᱜ ᱡᱚᱛᱚ ᱠᱷᱚᱱ ᱢᱟᱲᱟᱝ ᱨᱮ ᱱᱚᱰᱮ ᱟᱯᱮ ᱡᱚᱛᱚ ᱦᱚᱲ ᱥᱮᱴᱮᱨ ᱟᱠᱟᱱ ᱢᱤᱰᱤᱭᱟ ᱨᱮᱱ ᱜᱟᱛᱮ ᱠᱚ ᱤᱧ ᱥᱮᱫ ᱠᱷᱚᱱ ᱟᱹᱰᱤ ᱟᱹᱰᱤ ᱥᱟᱨᱦᱟᱣ ᱯᱟᱹᱦᱤᱞ ᱨᱮ ᱤᱧ ᱥᱟᱹᱨᱤ ᱠᱟᱛᱷᱟ ᱞᱟᱹᱭ ᱛᱮᱫᱚ ᱟᱹᱰᱤ ᱜᱚᱨᱚᱵᱤᱧ ᱵᱩᱡᱷᱟᱹᱣᱮᱫᱼᱟ ᱥᱮ ᱟᱹᱰᱤ ᱨᱟᱹᱥᱠᱟᱹᱧ ᱵᱩᱡᱷᱟᱹᱣᱮᱫᱼᱟ ᱟᱵᱚ ᱵᱚᱱ ᱧᱮᱞ ᱠᱮᱭᱟ ᱟᱥᱟᱢ ᱫᱤᱥᱚᱢ ᱨᱮ ᱱᱚᱣᱟ ᱞᱟᱦᱟ ᱱᱚᱝᱠᱟ ᱡᱟᱦᱟᱸ ᱵᱤᱦᱩ ᱦᱩᱭ ᱞᱮᱱᱟ ᱤᱱᱟᱹ ᱛᱟᱭᱚᱢ ᱦᱩᱭ ᱞᱮᱱᱟ ᱵᱟᱜᱽᱨᱩᱢᱵᱟ ᱡᱟᱦᱟᱸ ᱵᱚᱲᱚ ᱠᱚᱣᱟᱜ ᱤᱱᱟᱹ ᱛᱟᱭᱚᱢ ᱡᱷᱩᱢᱩᱨ ᱦᱩᱭ ᱞᱮᱱᱟ ᱟᱨ ᱱᱤᱛᱚᱜ ᱟᱵᱚᱣᱟᱜ ᱟᱵᱚ ᱥᱟᱱᱛᱷᱟᱞ ᱠᱚᱣᱟᱜ ᱮᱱᱮᱡ ᱥᱮᱨᱮᱧ ᱡᱟᱦᱟᱸ ᱢᱟᱱᱮ ᱫᱚᱥ ᱦᱟᱡᱟᱨ ᱠᱷᱚᱱ ᱡᱟᱹᱥᱛᱤ ᱟᱨᱴᱤᱥᱴ ᱠᱚ ᱤᱫᱤ ᱠᱟᱛᱮ ᱡᱟᱦᱟᱸ ᱮᱱᱮᱡ ᱥᱮᱨᱮᱧ ᱟᱵᱚᱣᱟᱜ ᱢᱮᱱᱟᱜᱼᱟ ᱠᱟᱞᱪᱟᱨ ᱟᱹᱨᱤᱪᱟᱹᱞᱤ ᱢᱮᱱᱟᱜᱼᱟ ᱱᱚᱣᱟ ᱩᱫᱩᱜ ᱥᱚᱫᱚᱨᱚᱜᱼᱟ ᱜᱚᱴᱟ ᱫᱷᱟᱹᱨᱛᱤ ᱨᱮᱱ ᱦᱚᱲ ᱠᱚ ᱧᱮᱞᱟ ᱵᱟᱰᱟᱭ ᱧᱟᱢᱟ ᱠᱚ ᱛᱚ ᱱᱚᱣᱟ ᱟᱵᱚ ᱟᱵᱚ ᱵᱟᱰᱟᱭ ᱜᱮᱭᱟᱵᱚᱱ ᱱᱚᱣᱟ ᱟᱹᱨᱤᱪᱟᱹᱞᱤ ᱟᱵᱚᱣᱟᱜ ᱮᱱᱮᱡ ᱥᱮᱨᱮᱧ ᱱᱚᱣᱟ ᱫᱚ ᱥᱚᱢᱟᱡᱽ ᱨᱮᱱᱟᱜ ᱢᱤᱫᱴᱮᱱ ᱚᱝᱜᱚ ᱫᱚ ᱵᱟᱝ ᱱᱚᱣᱟ ᱫᱚ ᱟᱵᱚ ᱢᱮᱱ ᱜᱮᱭᱟ ᱢᱤᱫᱴᱮᱱ ᱦᱟᱨᱴᱵᱤᱴ ᱠᱟᱱᱟ ᱟᱨ ᱱᱚᱣᱟ ᱵᱮᱜᱚᱨ ᱛᱮ ᱟᱵᱚ ᱥᱟᱱᱛᱟᱞ ᱦᱚᱯᱚᱱ ᱠᱚ ᱥᱮ ᱟᱵᱚᱣᱟᱜ ᱟᱹᱨᱤᱪᱟᱹᱞᱤ ᱟᱵᱚᱣᱟᱜ ᱥᱚᱢᱟᱡᱽ ᱡᱤᱣᱮᱫ ᱫᱚ ᱵᱟᱝ ᱛᱟᱦᱮᱸ ᱠᱚᱜᱼᱟ ᱛᱚ ᱚᱱᱟ ᱠᱷᱟᱹᱛᱤᱨ ᱛᱮ ᱟᱹᱰᱤ ᱟᱵᱚ ᱨᱮᱱ ᱡᱟᱦᱟᱸᱭ ᱤ ᱮᱢ ᱢᱟᱦᱟᱥᱚᱭ ᱟᱨ ᱥᱚᱸᱜᱮ ᱛᱮ ᱟᱨᱦᱚᱸ ᱱᱚᱣᱟ ᱟᱵᱚ ᱟᱥᱟᱢ ᱫᱤᱥᱚᱢ ᱨᱮᱱ ᱟᱹᱰᱤ ᱜᱟᱱ ᱟᱹᱭᱩᱨ ᱠᱚ ᱞᱟᱹᱴᱩ ᱞᱟᱹᱴᱩ ᱢᱟᱹᱱ ᱜᱚᱢᱠᱮ ᱠᱚ ᱩᱱᱠᱩᱣᱟᱜ ᱦᱩᱫᱤᱥ ᱛᱮ ᱡᱟᱦᱟᱸ ᱱᱚᱣᱟ ᱠᱟᱹᱢᱤ ᱛᱮᱦᱮᱧ ᱞᱟᱦᱟᱜ ᱠᱟᱱᱟ ᱱᱚᱣᱟ ᱫᱚ ᱟᱹᱰᱤ ᱵᱷᱟᱜᱮᱭᱟᱜ ᱠᱟᱛᱷᱟ ᱠᱟᱱᱟ ᱟᱨ ᱟᱵᱚ ᱞᱟᱹᱜᱤᱫ ᱟᱵᱚ ᱟᱥᱟᱢ ᱫᱤᱥᱚᱢ ᱨᱮᱱ ᱫᱚ ᱵᱟᱝ ᱠᱷᱟᱹᱞᱤ ᱟᱵᱚ ᱜᱚᱴᱟ ᱫᱤᱥᱚᱢ ᱨᱮᱱ ᱜᱚᱴᱟ ᱵᱷᱟᱨᱚᱛ ᱨᱮᱱ ᱳᱰᱤᱥᱟ ᱳᱭᱮᱥᱴ ᱵᱮᱝᱜᱚᱞ ᱡᱷᱟᱲᱠᱷᱚᱸᱰ ᱟᱨ ᱵᱟᱨᱦᱮ ᱵᱟᱨᱦᱮ ᱡᱟᱦᱟᱸ ᱠᱚᱨᱮ ᱜᱮ ᱢᱮᱱᱟᱜ ᱠᱚᱣᱟ ᱩᱱᱠᱩ ᱟᱵᱚ ᱡᱚᱛᱚ ᱦᱚᱲ ᱞᱟᱹᱜᱤᱫ ᱱᱚᱣᱟ ᱫᱚ ᱢᱤᱫᱴᱮᱱ ᱜᱚᱨᱚᱵᱽ ᱨᱮᱱᱟᱜ ᱠᱟᱛᱷᱟ ᱤᱧ ᱞᱟᱦᱟ ᱢᱟ ᱤᱧ ᱵᱟᱹᱧ ᱵᱟᱲᱟᱭ ᱠᱟᱱ ᱛᱟᱦᱮᱱᱟ ᱛᱚ ᱛᱮᱦᱮᱧ ᱛᱮᱦᱮᱧ ᱪᱟᱞᱟᱣ ᱧᱤᱫᱟᱹ ᱜᱮ ᱠᱷᱚᱵᱚᱨᱤᱧ ᱧᱟᱢ ᱠᱮᱫᱟ ᱡᱮ ᱱᱚᱝᱠᱟ ᱱᱚᱝᱠᱟ ᱢᱤᱴᱤᱝ ᱜᱟᱯᱟ ᱢᱮᱱᱟᱜᱼᱟ ᱦᱮᱡ ᱤᱱᱟᱹᱧ ᱱᱚᱰᱮ ᱦᱮᱡ ᱛᱟᱭᱚᱢ ᱦᱤᱡᱩᱜ ᱦᱤᱡᱩᱜ ᱛᱮ ᱞᱟᱦᱟ ᱫᱚ ᱮᱠᱪᱩᱭᱮᱞᱤ ᱨᱮ ᱵᱟᱹᱧ ᱵᱟᱲᱟᱭ ᱠᱟᱱ ᱛᱟᱦᱮᱱᱟ ᱡᱮ ᱪᱮᱫ ᱦᱩᱭᱩᱜ ᱠᱟᱱᱟ ᱥᱮ ᱪᱮᱫ ᱨᱮᱱᱟᱜ ᱯᱨᱤᱯᱟᱨᱮᱥᱚᱱ ᱦᱩᱭᱩᱜ ᱠᱟᱱᱟ ᱢᱮᱱᱛᱮ ᱢᱮᱱᱠᱷᱟᱱ ᱦᱤᱡᱩᱜ ᱦᱤᱡᱩᱜ ᱛᱮ ᱰᱟᱦᱟᱨ ᱰᱟᱦᱟᱨ ᱛᱮ ᱱᱚᱰᱮ ᱥᱮᱴᱮᱨᱚᱜ ᱛᱮᱜᱮ ᱟᱥᱚᱞ ᱡᱤᱱᱤᱥ ᱟᱨ ᱡᱚᱥ ᱢᱚᱛᱞᱚᱵ ᱫᱚᱧ ᱵᱟᱲᱟᱭ ᱧᱟᱢ ᱠᱮᱫᱟ ᱟᱨ ᱤᱧ ᱡᱟᱦᱟᱸ ᱜᱮ ᱢᱟᱱᱮ ᱫᱟᱭᱤᱛᱛᱚ ᱢᱮᱱᱟᱜ ᱥᱮ ᱡᱟᱦᱟᱸ ᱠᱟᱹᱢᱤᱧ ᱧᱟᱢ ᱠᱮᱫ ᱤᱧ ᱮᱠᱪᱩᱭᱮᱞᱤ ᱨᱮ ᱱᱚᱣᱟ ᱱᱤᱭᱟᱹ ᱠᱚ ᱫᱤᱱ ᱱᱚᱣᱟ ᱯᱨᱳᱜᱨᱟᱢ ᱟᱹᱣᱨᱤ ᱢᱩᱪᱟᱹᱫᱚᱜ ᱦᱟᱹᱵᱤᱡ ᱵᱟᱨᱦᱮ ᱠᱚᱨᱮᱱᱟᱜ ᱡᱚᱛᱚ ᱠᱟᱹᱢᱤ ᱵᱟᱹᱜᱤ ᱠᱟᱛᱮ ᱤᱧᱟᱹᱜ ᱯᱩᱨᱟᱹ ᱥᱚᱢᱚᱭ ᱤᱧ ᱱᱚᱣᱟ ᱨᱮ ᱮᱢ ᱞᱟᱹᱜᱤᱫ ᱤᱧ ᱠᱩᱨᱩᱢᱩᱴᱩ ᱤᱧ ᱫᱚ ᱱᱚᱣᱟᱧ ᱢᱮᱱᱟ ᱟᱵᱚ ᱛᱤᱱᱟᱹᱜ ᱜᱮ ᱟᱵᱚ ᱢᱮᱱᱟᱜ ᱵᱚᱱ ᱥᱟᱱᱛᱟᱲ ᱵᱚᱭᱦᱟ ᱠᱚ ᱱᱚᱰᱮ ᱱᱚᱣᱟ ᱟᱥᱟᱢ ᱫᱤᱥᱚᱢ ᱨᱮ ᱤᱧ ᱫᱚ ᱱᱚᱣᱟᱧ ᱢᱮᱱᱟ ᱱᱚᱣᱟ ᱡᱤᱱᱤᱥ ᱫᱚ ᱢᱮᱱᱟᱠᱚ ᱵᱚᱞᱮ ᱛᱮᱦᱮᱧ ᱱᱚᱣᱟ ᱡᱟᱦᱟᱸ ᱦᱩᱭᱩᱜ ᱠᱟᱱᱟ ᱡᱟᱦᱟᱸ ᱦᱤᱞᱳᱜ ᱱᱚᱣᱟ ᱢᱟᱱᱮ ᱯᱨᱚᱫᱚᱨᱥᱚᱱ ᱦᱩᱭᱩᱜᱼᱟ ᱡᱟᱦᱟᱸ ᱦᱤᱞᱳᱜ ᱱᱚᱣᱟ ᱨᱮᱱᱟᱜ ᱯᱟᱨᱯᱷᱚᱨᱢᱮᱱᱥ ᱦᱩᱭᱩᱜᱼᱟ ᱩᱱ ᱦᱤᱞᱳᱜ ᱫᱚ ᱟᱵᱚ ᱥᱟᱱᱛᱟᱞ ᱠᱚ ᱢᱤᱫᱴᱮᱱ ᱢᱟᱱᱮ ᱢᱤᱫᱴᱮᱱ ᱯᱨᱩᱯ ᱵᱚᱱ ᱮᱢ ᱮᱫᱟ ᱥᱮ ᱢᱤᱫᱴᱮᱱ ᱩᱱ ᱦᱤᱞᱳᱜ ᱚᱱᱟ ᱮᱱᱮᱡ ᱫᱟᱨᱟᱛᱮ ᱢᱤᱫᱴᱮᱱ ᱱᱚᱣᱟ ᱯᱨᱩᱯ ᱦᱩᱭᱩᱜ ᱠᱟᱱᱟ ᱡᱮ ᱵᱚᱞᱮ ᱟᱵᱚᱣᱟᱜ ᱨᱮᱦᱮᱫ ᱫᱚ ᱱᱚᱣᱟ ᱡᱟᱭᱜᱟ ᱨᱮ ᱢᱮᱱᱟᱜᱼᱟ ᱟᱹᱰᱤ ᱫᱤᱱ ᱠᱷᱚᱱᱟᱜ ᱜᱮ ᱟᱹᱰᱤ ᱥᱮᱫᱟᱭ ᱠᱷᱚᱱᱟᱜ ᱱᱚᱣᱟ ᱡᱟᱭᱜᱟ ᱨᱮ ᱟᱵᱚᱣᱟᱜ ᱨᱮᱦᱮᱫ ᱢᱮᱱᱟᱜᱼᱟ ᱟᱨ ᱚᱱᱟ ᱨᱮᱦᱮᱫ ᱠᱷᱟᱹᱛᱤᱨ ᱛᱮ ᱟᱵᱚ ᱛᱮᱦᱮᱧ ᱦᱟᱹᱵᱤᱡ ᱠᱮᱴᱮᱡ ᱛᱮ ᱛᱤᱸᱜᱩ ᱠᱮᱴᱮᱡ ᱢᱮᱱᱟᱜ ᱵᱚᱱᱟ ᱡᱟᱦᱟᱸ ᱟᱭᱢᱟ ᱞᱮᱠᱟᱱᱟᱜ ᱢᱟᱱᱮ ᱫᱩᱠ ᱠᱚᱥᱴᱚ ᱟᱭᱢᱟ ᱞᱮᱠᱟᱱᱟᱜ ᱵᱟᱹᱲᱤᱡᱟᱜ ᱫᱤᱱ ᱟᱵᱚ ᱥᱟᱢᱟᱝ ᱨᱮ ᱦᱮᱡ ᱞᱮᱱᱟ ᱢᱮᱱᱠᱷᱟᱱ ᱮᱱᱨᱮᱦᱚᱸ ᱟᱵᱚ ᱛᱤᱸᱜᱩ ᱫᱟᱨᱟᱢ ᱠᱟᱛᱮ ᱢᱟᱱᱮ ᱢᱤᱫᱴᱮᱱ ᱟᱹᱰᱤ ᱢᱟᱨᱟᱝ ᱥᱟᱨᱡᱚᱢ ᱨᱮᱦᱮᱫ ᱞᱮᱠᱟ ᱥᱟᱨᱡᱚᱢ ᱫᱟᱨᱮ ᱞᱮᱠᱟ ᱫᱟᱲᱮ ᱜᱮ ᱢᱟᱱᱮ ᱛᱤᱸᱜᱩ ᱠᱮᱴᱮᱡ ᱢᱮᱱᱟᱜ ᱵᱚᱱᱟ ᱟᱨ ᱡᱟᱦᱟᱸ ᱦᱤᱞᱳᱜ ᱱᱚᱣᱟ ᱯᱟᱨᱯᱷᱚᱨᱢᱮᱱᱥ ᱦᱩᱭᱩᱜᱼᱟ ᱩᱱ ᱦᱤᱞᱳᱜ ᱱᱚᱣᱟ ᱟᱨ ᱢᱤᱫᱴᱮᱱ ᱢᱤᱫᱴᱮᱱ ᱱᱟᱣᱟ ᱢᱤᱫᱴᱮᱱ ᱠᱟᱹᱦᱱᱤ ᱚᱞᱚᱜᱼᱟ ᱟᱵᱚᱣᱟᱜ ᱥᱚᱢᱟᱡᱽ ᱨᱮᱱᱟᱜ ᱱᱟᱜᱟᱢ ᱨᱮ ᱟᱵᱚᱣᱟᱜ ᱱᱟᱜᱟᱢ ᱨᱮ ᱟᱨ ᱱᱚᱣᱟ ᱢᱤᱫᱴᱮᱱ ᱨᱮᱦᱮᱫ ᱢᱟ ᱟᱵᱚ ᱵᱚᱱ ᱩᱫᱩᱜ ᱮᱫᱟ ᱚᱞᱨᱮᱰᱤ ᱡᱮ ᱢᱤᱫᱴᱮᱱ ᱨᱮᱦᱮᱫ ᱢᱮᱱᱟᱜᱼᱟ ᱢᱮᱱᱠᱷᱟᱱ ᱩᱱ ᱦᱤᱞᱳᱜ ᱫᱚ ᱟᱨ ᱢᱤᱫᱴᱟᱝ ᱱᱚᱝᱠᱟᱱ ᱫᱟᱨᱮ ᱵᱚᱱ ᱨᱚᱦᱚᱭᱟ ᱩᱱ ᱦᱤᱞᱳᱜ ᱟᱨ ᱢᱤᱫ ᱦᱤᱞᱳᱜ ᱚᱱᱠᱟᱱ ᱢᱤᱫᱴᱟᱝ ᱨᱮᱦᱮᱫ ᱡᱟᱱᱟᱢᱚᱜᱼᱟ ᱡᱮ ᱫᱩᱥᱚ ᱛᱤᱱᱥᱚ ᱵᱚᱪᱷᱚᱨ ᱛᱟᱭᱚᱢ ᱨᱮᱦᱚᱸ ᱢᱟᱱᱮ ᱟᱵᱚ ᱠᱚᱨᱮᱱ ᱡᱟᱦᱟᱸ ᱱᱟᱦᱟᱜ ᱟᱨ ᱠᱚ ᱦᱤᱡᱩᱜ ᱠᱟᱱᱟ ᱠᱚ ᱟᱵᱚ ᱠᱚᱨᱮᱱ ᱜᱤᱫᱽᱨᱟᱹ ᱠᱚᱨᱮᱱ ᱜᱤᱫᱽᱨᱟᱹ ᱠᱚ ᱛᱚ ᱩᱱᱠᱩ ᱞᱟᱹᱜᱤᱫ ᱫᱚ ᱢᱤᱫᱴᱮᱱ ᱩᱱᱠᱩ ᱞᱟᱹᱜᱤᱫ ᱦᱚᱸ ᱢᱤᱫᱴᱮᱱ ᱜᱚᱨᱚᱵ ᱥᱮ ᱩᱱᱠᱩ ᱞᱟᱹᱜᱤᱫ ᱦᱚᱸ ᱢᱤᱫᱴᱮᱱ ᱫᱟᱲᱮᱭᱟᱜ ᱵᱚᱱ ᱫᱚᱦᱚ ᱦᱚᱴᱚ ᱠᱟᱜ ᱠᱟᱱᱟ ᱤᱧ ᱫᱚ ᱱᱚᱣᱟᱧ ᱢᱮᱱᱟ ᱡᱮ ᱡᱟᱦᱟᱸ ᱛᱤᱱᱟᱹᱜ ᱜᱮ ᱠᱩᱲᱤ ᱟᱨ ᱠᱚᱲᱟ ᱠᱚ ᱱᱟᱪᱚᱱᱤᱭᱟᱹ ᱢᱟᱹᱫᱟᱹᱱᱤᱭᱟᱹ ᱢᱟᱹᱫᱟᱹᱲᱤᱭᱟᱹ ᱠᱚ ᱱᱚᱣᱟ ᱨᱮ ᱯᱟᱨᱯᱷᱚᱨᱢ ᱞᱟᱹᱜᱤᱫ ᱟᱯᱮ ᱟᱹᱫ ᱯᱮ ᱧᱟᱢ ᱮᱫᱟ ᱫᱟᱣ ᱯᱮ ᱧᱟᱢ ᱮᱫᱟ ᱟᱯᱮ ᱞᱟᱹᱜᱤᱫ ᱫᱚ ᱜᱚᱨᱚᱵ ᱨᱮᱱᱟᱜ ᱠᱟᱛᱷᱟ ᱠᱟᱱᱟ ᱟᱯᱮ ᱫᱚ ᱟᱹᱰᱤ ᱨᱟᱹᱥᱠᱟᱹ ᱟᱨ ᱵᱷᱟᱹᱜᱟᱱ ᱠᱚ ᱠᱟᱱᱟ ᱯᱮ ᱟᱨ ᱟᱵᱚ ᱟᱯᱮ ᱠᱷᱟᱹᱞᱤ ᱚᱱᱟ ᱮᱱᱮᱡᱚᱜ ᱞᱟᱹᱜᱤᱫ ᱫᱚ ᱵᱟᱝ ᱟᱯᱮ ᱱᱚᱣᱟ ᱫᱤᱥᱟᱹ ᱫᱚᱦᱚᱭ ᱯᱮ ᱵᱚᱞᱮ ᱟᱯᱮ ᱡᱟᱦᱟᱸ ᱱᱚᱣᱟ ᱢᱤᱫᱴᱮᱱ ᱱᱟᱣᱟ ᱢᱤᱫᱴᱮᱱ